ᱡᱟᱣ ᱞᱮᱠᱟ ᱜᱮ ᱧᱮᱧᱮᱞᱤᱭᱟᱹ ᱠᱚ ᱴᱷᱮᱱ ᱟᱨᱫᱟᱥ, ᱫᱟᱭᱟ ᱠᱟᱛᱮ ᱱᱚᱣᱟ ᱠᱩᱫᱩᱢ ᱟᱸᱡᱚᱢ ᱢᱟᱲᱟᱝ ᱨᱮ ᱦᱮᱰᱯᱷᱳᱱ ᱵᱮᱵᱷᱟᱨ ᱛᱟᱵᱚᱱ ᱯᱮ, ᱪᱮᱫᱟᱜ ᱥᱮ ᱱᱚᱣᱟ ᱫᱚ ᱰᱚᱵᱚᱞ ᱢᱤᱱᱤᱝ ᱠᱩᱫᱩᱢ ᱠᱟᱱᱟ᱾ ᱚᱱᱟᱛᱮ ᱱᱚᱣᱟ ᱠᱩᱫᱩᱢ ᱠᱚ ᱯᱟᱲᱦᱟᱣ ᱥᱮ ᱟᱸᱡᱚᱢ ᱚᱠᱛᱚ ᱦᱤᱨᱠᱷᱟᱹ ᱟᱨ ᱟᱹᱲᱤᱥ ᱜᱮ ᱵᱩᱡᱷᱟᱹᱜᱼᱟ ᱢᱚᱱᱮ ᱨᱮ᱾ ᱢᱮᱱᱠᱷᱟᱱ ᱱᱚᱣᱟ ᱨᱮᱭᱟᱜ ᱛᱮᱞᱟ ᱛᱮᱫ ᱧᱟᱢ ᱛᱟᱭᱚᱢ, ᱵᱟᱝ ᱫᱚ ᱫᱩᱠ, ᱵᱟᱝ ᱫᱚ ᱡᱷᱩᱠ, ᱵᱟᱝ ᱫᱚ ᱥᱩᱠ, ᱵᱟᱝ ᱫᱚ ᱦᱤᱨᱠᱷᱟᱹ, ᱵᱟᱝ ᱫᱚ ᱦᱤᱸᱥ ᱜᱮ ᱯᱮ ᱵᱩᱡᱷᱟᱹᱣᱟ, ᱚᱱᱟ ᱫᱚ ᱞᱟᱛᱟᱨ ᱨᱮ ᱠᱚᱢᱮᱱᱴ ᱵᱚᱠᱥ ᱨᱮ ᱚᱞ ᱠᱳᱞ ᱛᱟᱵᱚᱱ ᱯᱮ᱾ ᱟᱫᱚ ᱫᱮᱞᱟ ᱠᱩᱫᱩᱢ ᱛᱮᱫ ᱵᱚᱱ ᱟᱸᱡᱚᱢ ᱞᱮᱜᱮ᱾ ᱠᱩᱫᱩᱢ ᱨᱮ ᱠᱩᱲᱤᱫ ᱠᱩᱲᱤᱫ᱾ ᱪᱮᱛᱟᱱ ᱨᱮ ᱢᱤᱫ ᱛᱤ ᱛᱮᱠᱚ ᱪᱟᱯᱚᱜᱼᱟ ᱞᱟᱛᱟᱨ ᱨᱮ ᱫᱚᱥᱟᱨ ᱛᱤ ᱛᱮᱠᱚ ᱵᱚᱞᱚᱭᱟ ᱡᱚᱠᱷᱚᱱ ᱵᱷᱤᱛᱤᱨ ᱥᱮᱡ ᱠᱷᱚᱱ ᱥᱮ ᱛᱩᱫᱩᱜᱼᱟ ᱩᱱ ᱫᱚ ᱵᱟᱱᱟᱨ ᱛᱤ ᱛᱮᱠᱚ ᱪᱟᱯᱚᱭᱟ ᱟᱨ ᱢᱤᱫ ᱫᱷᱟᱣ ᱠᱩᱫᱩᱢ ᱨᱮ ᱠᱩᱲᱤᱫ ᱠᱩᱲᱤᱫ ᱪᱮᱛᱟᱱ ᱨᱮ ᱢᱤᱫ ᱛᱤ ᱛᱮᱠᱚ ᱪᱟᱯᱚᱜᱼᱟ ᱞᱟᱛᱟᱨ ᱨᱮ ᱫᱚᱥᱟᱨ ᱛᱤ ᱛᱮᱠᱚ ᱵᱚᱞᱚᱭᱟ ᱡᱚᱠᱷᱚᱱ ᱵᱷᱤᱛᱤᱨ ᱥᱮᱡ ᱠᱷᱚᱱ ᱥᱮ ᱛᱩᱫᱩᱜᱼᱟ ᱩᱱ ᱫᱚ ᱵᱟᱱᱟᱨ ᱛᱤ ᱛᱮᱠᱚ ᱪᱟᱯᱚᱭᱟ ᱢᱟᱥᱮ ᱞᱟᱹᱭ ᱛᱟᱵᱚᱱ ᱯᱮ ᱱᱚᱣᱟ ᱨᱮᱭᱟᱜ ᱛᱮᱞᱟ ᱥᱮ ᱮᱱᱥᱟᱨ ᱫᱚ ᱪᱮᱫ? ᱥᱮᱫᱟᱭ ᱜᱚᱲᱚᱢ ᱦᱟᱲᱟᱢ ᱜᱚᱲᱚᱢ ᱵᱩᱰᱷᱤ ᱴᱷᱮᱱ ᱥᱟᱱᱟᱢ ᱦᱚᱲ ᱜᱮ ᱠᱩᱫᱩᱢ ᱠᱟᱹᱦᱱᱤ ᱵᱚᱱ ᱟᱸᱡᱚᱢ ᱟᱠᱟᱫ ᱜᱮᱭᱟ᱾ ᱩᱱᱠᱩᱣᱟᱜ ᱠᱩᱫᱩᱢ ᱨᱮᱭᱟᱜ ᱛᱮᱞᱟ ᱵᱟᱝ ᱞᱟᱹᱭ ᱫᱟᱲᱮᱭᱟᱜ ᱠᱷᱟᱱ ᱡᱮᱞᱮᱠᱟ ᱵᱩᱨᱩ ᱠᱚ ᱢᱟᱜ ᱦᱚᱪᱚ ᱠᱟᱱ ᱛᱟᱦᱮᱸ ᱠᱟᱱᱟ ᱢᱮᱱᱠᱷᱟᱱ ᱤᱧ ᱫᱚ ᱚᱱᱠᱟ ᱫᱚ ᱵᱩᱨᱩ ᱫᱚ ᱵᱟᱹᱧ ᱢᱟᱜ ᱦᱚᱪᱚ ᱵᱚᱱᱟ᱾ ᱵᱩᱨᱩ ᱢᱟᱜ ᱵᱚᱫᱚᱞ ᱛᱮ ᱱᱚᱣᱟ ᱵᱷᱤᱰᱤᱭᱳ ᱢᱤᱫᱴᱟᱝ ᱞᱟᱭᱤᱠ ᱟᱛᱟᱵᱚᱱ ᱯᱮ ᱟᱨ ᱱᱚᱝᱠᱟᱱ ᱠᱩᱫᱩᱢ ᱠᱚ ᱟᱨᱦᱚᱸ ᱧᱟᱢ ᱞᱟᱹᱜᱤᱫ ᱪᱮᱱᱮᱞ ᱛᱮᱫ ᱥᱟᱵᱥᱠᱨᱟᱭᱤᱵ ᱠᱟᱛᱟᱵᱚᱱ ᱯᱮ᱾ ᱱᱚᱣᱟ ᱨᱮᱭᱟᱜ ᱛᱮᱞᱟ ᱫᱚ ᱦᱩᱭᱩᱜ ᱠᱟᱱᱟ᱾ ᱥᱤᱨ ᱥᱮ ᱯᱟᱹᱭᱞᱟᱹ ᱵᱟᱝᱠᱷᱟᱱ ᱚᱱᱠᱟᱱ ᱡᱟᱦᱟᱱᱟᱜ ᱡᱤᱱᱤᱥ ᱛᱮ ᱪᱟᱣᱞᱮ ᱵᱟᱝᱠᱷᱟᱱ ᱚᱱᱠᱟᱱ ᱡᱟᱦᱟᱱᱟᱜ ᱥᱚᱝ ᱢᱟ ᱛᱟᱣᱞᱮ ᱠᱩᱫᱩᱢ ᱛᱮᱫ ᱵᱚᱱ ᱠᱩᱥᱤᱭᱟᱫ ᱠᱷᱟᱱ ᱜᱟᱛᱮ ᱴᱷᱮᱱ ᱦᱚᱸ ᱥᱮᱭᱟᱨ ᱠᱟᱛᱟ ᱵᱚᱱ ᱯᱮ